ᱟᱛᱳ ᱨᱮᱱ ᱥᱟᱱᱟᱢ ᱦᱚᱲ ᱠᱚ ᱤᱥᱟᱹᱭ ᱪᱟᱵᱟᱭᱮᱱᱟ ᱛᱟᱦᱞᱮ ᱢᱟᱹᱡᱷᱤ ᱦᱟᱲᱟᱢ ᱱᱟᱭᱠᱮ ᱜᱩᱰᱤᱛ ᱯᱟᱨᱟᱱᱤᱠ ᱡᱚᱜᱽ ᱢᱟᱹᱡᱷᱤ ᱱᱩᱠᱩ ᱠᱚ ᱛᱟᱦᱮᱱᱟ ᱞᱤᱰᱟᱨ ᱟᱨ ᱠᱟᱨᱡᱚᱠᱚᱨᱛᱟ ᱠᱚ ᱢᱮᱱᱟᱜ ᱵᱚᱱᱟ ᱟᱵᱚ ᱡᱟᱦᱟᱸ ᱯᱟᱹᱨᱥᱤ ᱡᱤᱛᱠᱟᱹᱨ ᱡᱤᱣᱟᱹᱲ ᱵᱚᱸᱜᱟ ᱥᱟᱞᱠᱷᱟᱱ ᱢᱩᱨᱢᱩ ᱟᱵᱚ ᱠᱚ ᱛᱟᱞᱟᱨᱮ ᱡᱟᱦᱟᱸ ᱫᱚᱨᱥᱚᱱ ᱥᱮ ᱢᱟᱨᱜᱚ ᱫᱚᱨᱥᱚᱱᱮ ᱮᱢ ᱟᱠᱟᱫ ᱵᱚᱱᱟ ᱫᱷᱟᱹᱨᱛᱤ ᱡᱟᱠᱟᱛ ᱞᱮᱠᱟ ᱵᱚᱱ ᱢᱮᱱ ᱞᱮᱠᱷᱟᱱ ᱟᱹᱫᱤᱵᱟᱹᱥᱤ ᱥᱟᱱᱛᱟᱲ ᱠᱚᱨᱮᱱ ᱵᱟᱧᱪᱟᱣ ᱱᱮᱛᱟ ᱥᱮ ᱜᱩᱨᱩ ᱥᱟᱞᱠᱷᱟᱱ ᱢᱩᱨᱢᱩ ᱵᱮᱜᱚᱨ ᱫᱚ ᱚᱠᱚᱭ ᱜᱮ ᱵᱟᱹᱱᱩᱜ ᱠᱚᱣᱟ ᱥᱟᱞᱠᱷᱟᱱ ᱢᱩᱨᱢᱩ ᱵᱮᱜᱚᱨ ᱫᱚ ᱚᱠᱚᱭ ᱜᱮ ᱵᱟᱹᱱᱩᱜ ᱠᱚᱣᱟ ᱪᱮᱫ ᱵᱟᱧᱪᱟᱣ ᱞᱟᱹᱜᱤᱫ ᱢᱟᱲᱟᱝ ᱨᱮᱜᱮ ᱦᱩᱭᱩᱜ ᱠᱟᱱᱟ ᱟᱵᱚᱣᱟᱜ ᱥᱚᱢᱟᱡᱽ ᱵᱟᱧᱪᱟᱣ ᱟᱵᱚᱣᱟᱜ ᱥᱚᱢᱟᱡᱽ ᱵᱟᱧᱪᱟᱣ ᱞᱟᱹᱜᱤᱫ ᱥᱟᱞᱠᱷᱟᱱ ᱢᱩᱨᱢᱩ ᱵᱮᱜᱚᱨ ᱚᱠᱚᱭ ᱜᱮ ᱵᱟᱹᱱᱩᱜ ᱠᱚᱣᱟ ᱠᱟᱨ ᱡᱟᱦᱟᱸ ᱛᱤᱱᱟᱹᱜ ᱥᱚᱢᱟᱡᱽ ᱧᱩᱛᱩᱢ ᱛᱮᱠᱚ ᱠᱟᱹᱢᱤ ᱠᱟᱱᱟ ᱮᱴᱟᱜ ᱮᱴᱟᱜ ᱥᱚᱝᱜᱚᱴᱷᱚᱱ ᱱᱩᱠᱩ ᱫᱚ ᱯᱮᱴ ᱟᱨ ᱯᱚᱨᱤᱵᱟᱨ ᱞᱟᱹᱜᱤᱫ ᱠᱚ ᱠᱟᱹᱢᱤ ᱠᱟᱱᱟ ᱠᱟᱹᱴᱤᱡ ᱠᱟᱹᱴᱤᱡ ᱩᱭᱦᱟᱹᱨ ᱟᱨ ᱯᱟᱹᱨᱥᱤ ᱡᱤᱛᱠᱟᱹᱨ ᱨᱮ ᱡᱩᱣᱟᱹᱱ ᱵᱚᱸᱜᱟ ᱫᱚ ᱪᱮᱫ ᱮ ᱢᱮᱛᱟ ᱟᱠᱟᱫ ᱵᱚᱱᱟ ᱟᱵᱚ ᱫᱚ ᱢᱟᱨᱟᱝ ᱥᱚᱝᱜᱚᱴᱷᱚᱱ ᱢᱟᱨᱟᱝ ᱩᱭᱦᱟᱹᱨ ᱟᱨ ᱢᱟᱨᱟᱝ ᱡᱩᱢᱤᱫ ᱨᱮ ᱢᱮᱱᱟᱜ ᱢᱟᱨᱟᱝ ᱩᱭᱦᱟᱹᱨ ᱢᱟᱨᱟᱝ ᱥᱚᱝᱜᱚᱴᱷᱚᱱ ᱢᱟᱨᱟᱝ ᱡᱩᱢᱤᱫ ᱨᱮ ᱢᱮᱱᱟᱜ ᱵᱚᱱᱟ ᱪᱮᱫ ᱞᱮᱠᱟᱱ ᱡᱩᱢᱤᱫ ᱨᱮ ᱢᱮᱱᱟᱜ ᱵᱚᱱᱟ ᱟᱹᱫᱤᱵᱟᱹᱥᱤ ᱥᱚᱢᱟᱡᱽ ᱡᱩᱢᱤᱫ ᱨᱮ ᱢᱮᱱᱟᱜ ᱵᱚᱱᱟ ᱟᱨ ᱟᱹᱫᱤᱵᱟᱹᱥᱤ ᱥᱚᱢᱟᱡᱽ ᱥᱩᱫᱷᱟᱹᱨ ᱨᱮ ᱢᱮᱱᱟᱜ ᱵᱚᱱᱟ ᱟᱵᱚᱨᱮᱱ ᱵᱤᱨ ᱵᱟᱱᱴᱟ ᱟᱹᱰᱤᱜᱟᱱ ᱡᱤᱣᱤ ᱠᱚ ᱟᱞᱟᱭ ᱟᱠᱟᱫᱟ ᱡᱤᱣᱤ ᱵᱚᱫᱚᱞ ᱡᱤᱣᱤ ᱠᱚ ᱮᱢᱟ ᱵᱚᱱᱟ ᱢᱟᱭᱟᱢ ᱵᱚᱫᱚᱞ ᱢᱟᱭᱟᱢ ᱠᱚ ᱮᱢ ᱠᱟᱜ ᱵᱚᱱᱟ ᱤᱛᱤᱦᱟᱥ ᱨᱮ ᱱᱚᱝᱠᱟᱱᱟᱜ ᱨᱮᱠᱚᱨᱰ ᱵᱟᱹᱱᱩᱜᱼᱟ ᱡᱟᱦᱟᱸᱭ ᱫᱚ ᱡᱤᱣᱤ ᱟᱞᱟᱭ ᱠᱟᱛᱮ ᱫᱤᱥᱚᱢ ᱠᱚ ᱵᱷᱮᱜᱟᱨ ᱟᱠᱟᱫ ᱠᱚᱣᱟ ᱢᱮᱱᱠᱷᱟᱱ ᱟᱹᱫᱤᱵᱟᱹᱥᱤ ᱥᱟᱱᱛᱟᱲ ᱛᱟᱞᱟ ᱨᱮᱫᱚ ᱱᱚᱝᱠᱟᱱᱟᱜ ᱨᱮᱠᱚᱨᱰ ᱢᱮᱱᱟᱜᱼᱟ ᱡᱮ ᱟᱵᱚᱨᱮᱱ ᱯᱩᱨᱵᱚ ᱯᱩᱨᱩᱥ ᱟᱵᱚᱨᱮᱱ ᱥᱤᱫᱩ ᱠᱟᱹᱱᱩ ᱛᱟᱹᱠᱤᱱᱟᱜ ᱱᱮᱛᱨᱤᱛᱵ ᱛᱮ ᱯᱨᱟᱭ ᱯᱚᱧᱪᱟᱥ ᱦᱟᱡᱟᱨ ᱜᱟᱱ ᱟᱹᱫᱤᱵᱟᱹᱥᱤ ᱡᱤᱣᱤ ᱠᱚ ᱟᱞᱟᱭ ᱠᱮᱫᱟ ᱟᱨ ᱚᱱᱟ ᱡᱤᱣᱤ ᱟᱞᱟᱭ ᱠᱮ ᱵᱟᱫ ᱥᱟᱱᱛᱟᱞ ᱯᱟᱨᱜᱟᱱᱟ ᱫᱤᱥᱟᱹ ᱵᱚᱱ ᱧᱟᱢ ᱠᱮᱫᱟ ᱥᱟᱱᱛᱟᱞ ᱯᱟᱨᱜᱟᱱᱟ ᱫᱤᱥᱟᱹ ᱵᱚᱱ ᱧᱟᱢ ᱠᱮᱫᱟ ᱠᱟᱹᱱᱩᱱ ᱵᱚᱱ ᱧᱟᱢ ᱠᱮᱫᱟ ᱟᱨ ᱫᱷᱟᱹᱨᱛᱤ ᱨᱮ ᱚᱱᱠᱟᱱᱟᱜ ᱯᱟᱞᱮ ᱡᱤᱣᱤ ᱟᱞᱟᱭ ᱠᱟᱛᱮ ᱫᱤᱥᱚᱢ ᱠᱚ ᱵᱮᱜᱟᱨ ᱠᱟᱣᱱᱟ ᱫᱤᱥᱚᱢ ᱠᱚ ᱵᱮᱜᱟᱨ ᱠᱟᱜ ᱠᱚᱣᱟ ᱚᱱᱠᱟᱱᱟᱜ ᱨᱮᱠᱚᱨᱰ ᱫᱚ ᱯᱟᱥᱮᱡ ᱵᱟᱹᱱᱩᱜ ᱟᱫᱚ ᱛᱤᱦᱤᱧ ᱟᱵᱚ ᱚᱱᱠᱟᱜᱮ ᱯᱟᱹᱨᱥᱤ ᱡᱤᱛᱠᱟᱹᱨᱮ ᱡᱩᱣᱟᱹᱱ ᱵᱚᱸᱜᱟ ᱥᱟᱞᱠᱷᱟᱱ ᱢᱩᱨᱢᱩ ᱟᱵᱚᱣᱟᱜ ᱥᱟᱱᱛᱟᱞᱤ ᱯᱟᱹᱨᱥᱤ ᱡᱤᱛᱠᱟᱹᱨᱟᱜ ᱵᱚᱱᱟ ᱫᱩ ᱦᱟᱡᱟᱨ ᱛᱤᱱ ᱥᱟᱞ ᱵᱟᱭᱤᱥᱮ ᱫᱤᱥᱚᱢ ᱮᱱᱠᱷᱟᱱ ᱦᱟᱥᱟ ᱡᱤᱛᱠᱟᱹᱨ ᱟᱨ ᱵᱷᱟᱥᱟ ᱡᱤᱛᱠᱟᱹᱨ ᱰᱮᱴ ᱫᱚ ᱢᱤᱫᱴᱮᱡ ᱦᱟᱥᱟ ᱡᱤᱛᱠᱟᱹᱨ ᱟᱨ ᱵᱷᱟᱥᱟ ᱡᱤᱛᱠᱟᱹᱨ ᱨᱮᱱᱟᱜ ᱰᱮᱴ ᱫᱚ ᱢᱤᱫᱴᱮᱡ ᱜᱮᱭᱟ ᱚᱱᱟ ᱫᱚ ᱫᱤᱠᱩ ᱠᱚ ᱵᱟᱰᱟᱭᱟ ᱦᱟᱥᱟ ᱟᱨ ᱵᱷᱟᱥᱟ ᱫᱚ ᱥᱚᱨᱚᱜᱽ ᱯᱩᱨᱤ ᱠᱷᱚᱱ ᱦᱚᱸ ᱞᱟᱹᱴᱩᱣᱟ ᱢᱮᱱᱠᱷᱟᱱ ᱟᱵᱚ ᱠᱚ ᱛᱟᱞᱟᱨᱮ ᱱᱚᱣᱟ ᱨᱮᱱᱟᱜ ᱫᱩᱞᱟᱹᱲ ᱟᱨ ᱡᱟᱱᱠᱟᱨᱤ ᱢᱮᱱᱟᱜ ᱨᱮᱦᱚᱸ ᱡᱟᱦᱟᱸ ᱛᱤᱱᱟᱹᱜ ᱱᱚᱣᱟ ᱨᱮ ᱫᱩᱞᱟᱹᱲ ᱦᱩᱭᱩᱜ ᱞᱟᱹᱠᱛᱤ ᱩᱱᱟᱹᱜ ᱜᱟᱱ ᱫᱩᱞᱟᱹᱲ ᱫᱚ ᱟᱵᱚ ᱴᱷᱮᱱ ᱵᱟᱹᱱᱩᱜᱼᱟ ᱟᱵᱚ ᱞᱤᱰᱟᱨ ᱠᱚᱴᱷᱮᱱ ᱦᱚᱸ ᱵᱟᱹᱱᱩᱜᱼᱟ ᱚᱱᱟ ᱞᱟᱹᱜᱤᱫ ᱛᱮᱜᱮ ᱯᱟᱹᱨᱥᱤ ᱡᱤᱛᱠᱟᱹᱨ ᱨᱮ ᱡᱩᱣᱟᱹᱨ ᱵᱚᱸᱜᱟ ᱥᱟᱞᱠᱟ ᱢᱩᱨᱢᱩ ᱱᱚᱝᱠᱟᱱᱟᱜ ᱫᱚᱨᱥᱚᱱᱮ ᱮᱢ ᱠᱟᱜ ᱵᱚᱱᱟ ᱪᱮᱫ ᱮ ᱮᱢ ᱠᱟᱜ ᱵᱚᱱᱟ ᱡᱮ ᱟᱵᱚ ᱥᱟᱱᱛᱟᱞᱤ ᱵᱷᱟᱥᱟ ᱡᱤᱛᱠᱟᱹᱨ ᱥᱤᱫᱩ ᱠᱟᱹᱱᱩ ᱰᱟᱠ ᱛᱮ ᱠᱤᱛᱟᱹ ᱡᱤᱛᱠᱟᱹᱨ ᱡᱤᱭᱮᱱ ᱰᱤᱥᱯᱤᱴᱤ ᱠᱟᱹᱱᱩᱱ ᱨᱟᱹᱜᱷᱩᱵᱟᱨ ᱥᱚᱨᱠᱟᱨ ᱚᱠᱛᱚ ᱨᱮ ᱡᱷᱟᱲᱠᱷᱚᱸᱰ ᱨᱮ ᱚᱱᱟ ᱦᱚᱸ ᱨᱟᱹᱯᱩᱫᱚᱜ ᱠᱟᱱ ᱛᱟᱦᱮᱱᱟ ᱚᱱᱟ ᱦᱟᱭᱠᱳᱨᱴ ᱨᱮ ᱠᱮᱥ ᱠᱟᱛᱮ ᱡᱤᱛᱠᱟᱹᱨ ᱯᱚᱧᱪᱟᱭᱮᱛ ᱪᱩᱱᱟᱣ ᱡᱷᱟᱲᱠᱷᱚᱸᱰ ᱨᱮ ᱵᱟᱝ ᱦᱩᱭ ᱞᱮᱱᱟ ᱵᱚᱛᱨᱤᱥ ᱥᱟᱞ ᱚᱱᱟ ᱥᱩᱯᱨᱤᱢ ᱠᱳᱨᱴ ᱨᱮ ᱠᱮᱥ ᱠᱟᱛᱮ ᱡᱤᱛᱠᱟᱹᱨ

ᱢᱮᱱᱠᱷᱟᱱ ᱱᱩᱠᱩ ᱫᱚ ᱯᱩᱨᱟᱹ ᱟᱛᱳ ᱫᱷᱟᱹᱵᱤᱡ ᱱᱩᱠᱩᱣᱟᱜ ᱟᱣᱟᱡᱽ ᱜᱮ ᱨᱟᱠᱟᱵ ᱢᱮᱱᱠᱷᱟᱱ ᱡᱟᱦᱟᱸᱭ ᱱᱤᱛ ᱫᱷᱟᱹᱵᱤᱡ ᱟᱵᱚᱨᱮᱱ ᱡᱟᱦᱟᱸ ᱛᱤᱱᱟᱹᱜ ᱮᱢ ᱮᱞ ᱮ ᱮᱢ ᱯᱤ ᱯᱨᱚᱫᱷᱟᱱ ᱯᱚᱧᱪᱟᱭᱮᱛ ᱢᱩᱠᱷᱭᱚᱢᱚᱱᱛᱨᱤ ᱱᱤᱛ ᱵᱟᱨᱵᱟᱨ ᱜᱚᱴᱮᱡ ᱥᱟᱱᱛᱟᱲ ᱢᱩᱠᱷᱭᱚᱢᱚᱱᱛᱨᱤ ᱢᱤᱫᱴᱮᱡ ᱨᱟᱥᱴᱨᱚᱯᱚᱛᱤ ᱱᱩᱱᱟᱹᱜ ᱜᱟᱱ ᱱᱮᱛᱟ ᱢᱮᱱᱟᱜ ᱠᱚ ᱛᱟᱵᱚᱱᱟ ᱟᱨ ᱟᱹᱰᱤ ᱜᱟᱱ ᱥᱟᱝᱜᱚᱴᱷᱚᱱ ᱢᱮᱱᱟᱜ ᱠᱚᱣᱟ ᱢᱮᱱᱠᱷᱟᱱ ᱱᱤᱛᱚᱜ ᱢᱤᱫᱴᱮᱡ ᱜᱟᱱ ᱯᱨᱚᱢᱟᱱ ᱠᱚ ᱩᱫᱩᱜ ᱢᱟ ᱡᱮ ᱟᱹᱫᱤᱵᱟᱹᱥᱤ ᱥᱟᱱᱛᱟᱲ ᱥᱚᱢᱟᱡᱽ ᱞᱟᱹᱜᱤᱫ ᱟᱨ ᱟᱵᱚ ᱞᱟᱹᱜᱤᱫ ᱠᱚ ᱡᱤᱛᱠᱟᱹᱨ ᱠᱟᱫᱟ ᱢᱤᱫᱴᱮᱡ ᱢᱮᱱᱟᱜ ᱠᱚᱣᱟ ᱢᱮᱱᱟᱜ ᱠᱚᱣᱟ ᱯᱨᱚᱢᱟᱱ ᱢᱮᱱᱟᱜᱼᱟ ᱵᱟᱹᱱᱩᱜᱼᱟ ᱛᱟᱦᱞᱮ ᱯᱨᱚᱢᱟᱱ ᱢᱟ ᱟᱵᱚ ᱴᱷᱮᱡ ᱢᱮᱱᱟᱜᱼᱟ ᱨᱟᱱ ᱢᱟ ᱟᱵᱚ ᱴᱷᱮᱡ ᱢᱮᱱᱟᱜᱼᱟ ᱮᱱᱠᱷᱟᱱ ᱨᱟᱱ ᱵᱟᱵᱚᱱ ᱞᱟᱜᱟᱣ ᱫᱟᱲᱮᱭᱟᱜ ᱠᱟᱱᱟ ᱚᱱᱟ ᱨᱮᱱᱟᱜ ᱠᱟᱨᱚᱱ ᱫᱚ ᱪᱮᱫ ᱠᱟᱱᱟ ᱚᱱᱟ ᱨᱮᱱᱟᱜ ᱠᱟᱨᱚᱱ ᱜᱮ ᱦᱩᱭᱩᱜ ᱠᱟᱱᱟ ᱟᱵᱚ ᱠᱚᱴᱷᱮᱡ ᱫᱩᱞᱟᱹᱲ ᱵᱟᱹᱱᱩᱜᱼᱟ ᱟᱵᱚ ᱴᱷᱮᱡ ᱵᱟᱝ ᱫᱚ ᱥᱚᱢᱟᱡᱽ ᱨᱮᱱᱟᱜ ᱫᱩᱞᱟᱹᱲ ᱢᱮᱱᱟᱜᱼᱟ ᱵᱟᱝ ᱫᱚ ᱡᱟᱹᱛᱤ ᱨᱮᱱᱟᱜ ᱫᱩᱞᱟᱹᱲ ᱢᱮᱱᱟᱜᱼᱟ ᱵᱟᱝ ᱫᱚ ᱵᱷᱟᱥᱟ ᱨᱮᱱᱟᱜ ᱫᱩᱞᱟᱹᱲ ᱢᱮᱱᱟᱜᱼᱟ ᱵᱟᱝ ᱫᱚ ᱫᱷᱚᱨᱚᱢ ᱨᱮᱱᱟᱜ ᱫᱩᱞᱟᱹᱲ ᱢᱮᱱᱟᱜᱼᱟ ᱵᱟᱝ ᱫᱚ ᱢᱟᱱ ᱥᱚᱱᱢᱟᱱ ᱤᱡᱽᱡᱚᱛ ᱟᱵᱟᱫᱤ ᱢᱮᱱᱟᱜ ᱛᱟᱵᱚᱱᱟ ᱡᱩᱫᱤ ᱫᱩᱞᱟᱹᱲ ᱛᱟᱦᱮᱸ ᱠᱚᱜᱼᱟ ᱮᱱᱠᱷᱟᱱ ᱦᱩᱱᱟᱹᱝ ᱟᱵᱚᱭᱤᱡ ᱯᱟᱹᱨᱥᱤ ᱡᱤᱛᱠᱟᱹᱨᱮ ᱡᱤᱣᱮᱫ ᱵᱚᱸᱜᱟ ᱥᱟᱞᱠᱷᱟᱱ ᱢᱩᱨᱢᱩ ᱟᱵᱚ ᱧᱮᱞ ᱠᱮᱫᱟ ᱟᱹᱰᱤ ᱞᱮᱠᱟᱱ ᱯᱞᱟᱴᱯᱷᱨᱚᱢ ᱟᱹᱰᱤ ᱞᱮᱠᱟᱱ ᱯᱞᱟᱴᱯᱷᱨᱚᱢ ᱵᱚᱱ ᱟᱯᱱᱟᱨ ᱞᱟᱜᱟ ᱠᱮᱫᱟ ᱢᱮᱱᱠᱷᱟᱱ ᱟᱹᱰᱤ ᱟᱹᱰᱤᱭᱟᱜ ᱛᱮ ᱟᱵᱚ ᱵᱚᱱ ᱯᱷᱤᱞᱤᱭᱳᱨ ᱮᱱᱟ ᱢᱮᱱᱠᱷᱟᱱ ᱢᱩᱪᱟᱹᱫ ᱨᱮ ᱵᱤᱪᱟᱹᱨ ᱟᱪᱟᱨ ᱠᱟᱛᱮ ᱧᱮᱞᱮᱱᱟ ᱵᱟᱰᱟᱭ ᱫᱟᱲᱮᱭᱟᱫᱟ ᱵᱚᱱ ᱡᱮ ᱟᱵᱚ ᱱᱚᱣᱟ ᱛᱮᱵᱚᱱ ᱡᱤᱛᱠᱟᱹᱨ ᱫᱟᱲᱮᱭᱟᱜᱼᱟ ᱚᱱᱟ ᱫᱚ ᱪᱮᱫ ᱠᱟᱱᱟ ᱢᱤᱫᱴᱮᱱ ᱞᱤᱰᱟᱨ ᱥᱚᱢᱟᱱ ᱫᱚᱥᱴᱤ ᱯᱚᱨᱤᱵᱟᱨ ᱫᱟᱭᱤᱛᱛᱚ ᱟᱨ ᱡᱤᱢᱟᱹ ᱦᱟᱛᱟᱣ ᱟᱨ ᱚᱱᱟ ᱯᱚᱨᱤᱵᱟᱨ ᱨᱮᱱ ᱦᱚᱲ ᱯᱩᱨᱟᱹ ᱚᱱᱟ ᱯᱚᱨᱤᱵᱟᱨ ᱨᱮ ᱪᱟᱞᱟᱣ ᱪᱟᱞᱟᱣ ᱛᱮ ᱩᱱᱠᱩ ᱯᱩᱨᱟᱹ ᱵᱚᱱ ᱥᱮᱸᱜᱮᱞ ᱠᱚᱢᱟ ᱛᱤᱱ ᱫᱷᱟᱹᱨᱤᱡ ᱵᱟᱠᱚ ᱥᱮᱸᱜᱮᱞᱚᱜᱼᱟ ᱩᱱ ᱫᱷᱟᱹᱨᱤᱡ ᱩᱱᱠᱩ ᱠᱚ ᱥᱟᱞᱟᱜ ᱥᱟᱹᱜᱟᱹᱭ ᱵᱟᱵᱚᱱ ᱛᱚᱯᱟᱜᱟ ᱥᱮ ᱥᱟᱹᱜᱟᱹᱭ ᱢᱟᱱᱮ ᱩᱱᱤ ᱥᱟᱞᱟᱜ ᱪᱟᱞᱟᱜ ᱦᱤᱡᱩᱜ ᱵᱟᱵᱚᱱ ᱵᱚᱱᱫᱟ ᱡᱮᱭᱥᱮ ᱤᱥᱚᱭ ᱠᱚ ᱛᱟᱵᱚ ᱟᱠᱚᱨᱮᱱ ᱜᱟᱛᱮ ᱜᱟᱯᱟᱛᱮ ᱚᱠᱚᱭ ᱠᱚᱪᱚ ᱢᱮᱱᱟᱭ ᱠᱚᱣᱟ ᱵᱟᱠᱚ ᱤᱥᱚᱭ ᱠᱟᱱ ᱠᱟᱱ ᱮᱱᱠᱷᱟᱱ ᱚᱱᱟ ᱯᱚᱨᱤᱵᱟᱨ ᱪᱟᱞᱟᱜ ᱪᱟᱞᱟᱜ ᱛᱮ ᱪᱟᱞᱟᱣ ᱪᱟᱞᱟᱣ ᱛᱮ ᱩᱱᱤ ᱤᱥᱚᱭᱮᱭᱟ ᱛᱤᱱ ᱫᱷᱟᱹᱵᱤᱡ ᱵᱟᱭ ᱤᱥᱚᱭ ᱤᱫᱤ ᱠᱟᱱᱟ ᱩᱱ ᱫᱷᱟᱹᱵᱤᱡ ᱵᱟᱭ ᱟᱲᱟᱜᱮᱭᱟ ᱟᱨ ᱡᱟᱦᱟᱸᱭ ᱤᱥᱚᱭ ᱠᱮᱫᱮ ᱟᱡ ᱛᱮᱜᱮ ᱜᱤᱨᱡᱟᱹ ᱚᱲᱟᱜ ᱧᱮᱞ ᱴᱷᱤᱠᱟ ᱩᱰᱩᱝ ᱩᱰᱩᱝ ᱮ ᱪᱟᱞᱟᱜᱼᱟ ᱢᱮᱱᱠᱷᱟᱱ ᱟᱵᱚᱣᱟᱜ ᱡᱟᱦᱟᱸ ᱠᱟᱹᱢᱤ ᱠᱟᱱᱟ ᱛᱚ ᱟᱵᱚ ᱢᱟ ᱵᱮᱢᱟᱱᱤ ᱠᱟᱹᱢᱤ ᱢᱟ ᱵᱟᱝ ᱠᱟᱱᱟ ᱠᱟᱨᱚᱱ ᱥᱚᱢᱟᱡᱽ ᱨᱮᱱᱟᱜ ᱵᱚᱱ ᱠᱟᱹᱢᱤ ᱠᱟᱱᱟ ᱛᱚ ᱥᱚᱢᱟᱡᱽ ᱨᱮᱱᱟᱜ ᱦᱟᱥᱟ ᱵᱷᱟᱥᱟ ᱡᱟᱹᱛᱤ ᱫᱷᱚᱨᱚᱢ ᱢᱟᱱ ᱥᱚᱱᱢᱟᱱ ᱤᱡᱽᱡᱚᱛ ᱟᱵᱟᱫᱤ ᱢᱟ ᱡᱚᱛᱚ ᱦᱚᱲᱟᱜ ᱠᱟᱱᱟ ᱠᱟᱱᱟ ᱥᱮ ᱵᱟᱝ ᱡᱚᱛᱚ ᱦᱚᱲᱟᱜ ᱠᱟᱱᱟ ᱛᱚ ᱮᱱᱠᱷᱟᱱ ᱡᱚᱛᱚ ᱦᱚᱲᱟᱜ ᱠᱟᱱ ᱠᱷᱟᱱ ᱛᱟᱦᱞᱮ ᱟᱵᱚ ᱡᱟᱦᱟᱸ ᱛᱤᱱᱟᱹᱜ ᱥᱟᱸᱜᱮᱞ ᱞᱤᱰᱟᱨ ᱟᱨ ᱠᱟᱨᱡᱚᱠᱚᱨᱛᱟ ᱠᱚ ᱢᱮᱱᱟᱜ ᱵᱚᱱᱟ ᱛᱚ ᱟᱵᱚ ᱛᱟᱦᱞᱮ ᱟᱵᱚᱣᱟᱜ ᱫᱟᱭᱤᱛᱛᱚ ᱡᱟᱦᱟᱸᱭ ᱢᱤᱫᱴᱮᱡ ᱥᱟᱸᱜᱮᱞ ᱢᱤᱫᱴᱮᱡ ᱥᱮᱸᱜᱮᱞ ᱠᱮᱯᱴᱮᱱ ᱥᱚᱢᱟᱱ ᱫᱚᱥᱴᱤ ᱜᱮᱞ ᱜᱚᱴᱮᱱ ᱯᱚᱨᱤᱵᱟᱨ ᱪᱟᱞᱟᱣ ᱠᱟᱛᱮ ᱜᱟᱞᱢᱟᱨᱟᱣ ᱪᱮᱫᱟᱜ ᱵᱟᱵᱚᱱ ᱜᱟᱞᱢᱟᱨᱟᱣ ᱟᱞᱚᱯᱮ ᱨᱚᱲᱟ ᱟᱠᱚ ᱠᱚ ᱫᱩᱲᱩᱵ ᱦᱟᱸᱜ ᱪᱮᱫᱟᱜ ᱵᱟᱵᱚᱱ ᱪᱟᱞᱟᱣ ᱫᱟᱲᱮᱭᱟᱜ ᱠᱟᱱᱟ ᱚᱱᱟ ᱨᱮᱱᱟᱜ ᱠᱟᱨᱚᱱ ᱫᱚ ᱦᱩᱭᱩᱜ ᱠᱟᱱᱟ ᱟᱵᱚ ᱠᱚ ᱛᱟᱞᱟᱨᱮ ᱫᱩᱞᱟᱹᱲ ᱵᱟᱹᱱᱩᱜᱼᱟ ᱠᱚᱢᱡᱳᱨ ᱜᱮᱭᱟ ᱚᱱᱟ ᱨᱮᱱᱟᱜ ᱢᱟᱱᱮ ᱫᱚ ᱦᱩᱭᱩᱜ ᱠᱟᱱᱟ ᱥᱚᱢᱟᱡᱽ ᱵᱚᱱ ᱮᱲᱮ ᱤᱫᱤ ᱠᱟᱱᱟ ᱥᱚᱢᱟᱡᱽ ᱵᱚᱱ ᱫᱷᱳᱠᱟ ᱤᱫᱤ ᱠᱟᱱᱟ ᱥᱟᱝᱜᱟᱴᱷᱟᱱ ᱵᱚᱱ ᱫᱷᱳᱠᱟ ᱤᱫᱤ ᱠᱟᱱᱟ ᱥᱟᱞᱠᱟᱱ ᱵᱚᱱ ᱫᱷᱳᱠᱟ ᱤᱫᱤ ᱠᱟᱱᱟ ᱥᱚᱢᱟᱡᱽ ᱟᱨ ᱥᱟᱞᱠᱷᱟᱱ ᱢᱩᱨᱢᱩ ᱫᱷᱳᱠᱟ ᱨᱮ ᱵᱟᱵᱚᱱ ᱫᱷᱳᱠᱟᱭᱮᱫᱮ ᱠᱟᱱᱟ ᱚᱱᱟ ᱥᱟᱞᱟᱜ ᱛᱮ ᱱᱤᱡᱮ ᱦᱚᱸᱵᱚᱱ ᱫᱷᱳᱠᱟᱜ ᱠᱟᱱᱟ ᱫᱷᱳᱠᱟ ᱠᱟᱱᱟ ᱵᱚᱱ ᱥᱮ ᱵᱟᱝ ᱠᱟᱨᱚᱱ ᱥᱚᱢᱟᱡᱽ ᱢᱟ ᱟᱢᱟᱜ ᱠᱟᱱᱟ ᱵᱷᱟᱹᱭ ᱟᱫᱚ ᱟᱵᱚᱣᱟᱜ ᱩᱭᱦᱟᱹᱨ ᱫᱚ ᱱᱚᱣᱟ ᱠᱟᱱᱟ ᱱᱤᱛ ᱫᱷᱟᱹᱵᱤᱡ ᱛᱮ ᱟᱵᱚ ᱱᱚᱣᱟ ᱥᱚᱢᱟᱡᱽ ᱜᱮ ᱟᱹᱣᱨᱤ ᱵᱚᱱ ᱟᱯᱱᱟᱨᱮᱫ ᱚᱠᱟ ᱦᱤᱞᱳᱜ ᱥᱚᱢᱟᱡᱽ ᱮᱢ ᱟᱯᱱᱟᱨᱮᱫᱼᱟ ᱩᱱ ᱦᱤᱞᱳᱜ ᱫᱚ ᱡᱟᱹᱯᱤᱫ ᱦᱚᱸ ᱵᱟᱢ ᱡᱟᱹᱯᱤᱫ ᱢᱤᱫ ᱜᱷᱚᱱᱴᱟ ᱜᱟᱱ ᱢᱤᱫ ᱜᱷᱚᱱᱴᱟ ᱜᱟᱱ ᱡᱚᱛᱚ ᱠᱤᱪᱷᱩ ᱫᱮᱭᱟ ᱠᱟᱛᱮ ᱢᱤᱫ ᱜᱷᱚᱱᱴᱟ ᱜᱟᱱ ᱟᱵᱚ ᱥᱚᱢᱟᱡᱽ ᱵᱚᱱ ᱩᱭᱦᱟᱹᱨ ᱞᱟᱜᱟᱭ ᱢᱟ ᱢᱤᱫ ᱜᱷᱚᱱᱴᱟ ᱜᱟᱱ ᱟᱵᱚᱨᱮᱱ ᱥᱚᱢᱟᱡᱽ ᱵᱚᱱ ᱩᱭᱦᱟᱹᱨ ᱞᱟᱜᱟᱭ ᱢᱟ ᱡᱮ ᱛᱤᱦᱤᱧ ᱟᱵᱚᱣᱟᱜ ᱥᱚᱢᱟᱡᱽ ᱚᱠᱟ ᱰᱟᱦᱟᱨ ᱨᱮ ᱥᱮᱴᱮᱨ ᱚᱠᱟᱨᱮ ᱰᱚᱭᱞᱚᱝ ᱠᱟᱱᱟ ᱛᱤᱦᱤᱧ ᱞᱮᱠᱟᱱ ᱫᱤᱱ ᱟᱢ ᱩᱭᱦᱟᱹᱨ ᱞᱟᱜᱟᱣ ᱢᱮ ᱢᱤᱫ ᱜᱷᱚᱱᱴᱟ ᱫᱩᱲᱩᱵ ᱠᱟᱛᱮ ᱟᱨ ᱚᱱᱟ ᱛᱷᱚᱲᱟ ᱜᱟᱱ ᱫᱚᱥ ᱵᱚᱪᱷᱚᱨ ᱯᱚᱨᱮ ᱧᱚᱜ ᱩᱭᱦᱟᱹᱨᱟᱢ ᱟᱨ ᱢᱤᱞᱟᱹᱣ ᱢᱮ ᱟᱨ ᱱᱟᱛᱮ ᱮᱠᱥᱚ ᱵᱚᱪᱷᱚᱨ ᱢᱟᱲᱟᱝ ᱛᱟᱭᱱᱚᱢ ᱟᱠᱟᱱ ᱚᱱᱟ ᱠᱟᱹᱴᱤᱡ ᱢᱤᱞᱟᱹᱣ ᱧᱚᱜ ᱯᱮ ᱡᱮ ᱰᱤᱯᱷᱟᱨᱮᱱᱥ ᱯᱟᱨᱛᱷᱚᱠ ᱟᱢᱮᱢ ᱵᱩᱡᱷᱟᱹᱣ ᱧᱟᱢᱟ ᱡᱮ ᱱᱤᱭᱟᱹ ᱥᱚᱢᱟᱡᱽ ᱟᱵᱚᱣᱟᱜ ᱚᱠᱟᱴᱷᱮ ᱥᱮᱴᱮᱨ ᱟᱨ ᱚᱱᱟ ᱨᱮᱱᱟᱜ ᱫᱟᱭᱤᱛᱛᱚ ᱟᱵᱚ ᱵᱚᱱ ᱟᱛᱟᱝ ᱠᱟᱫᱟ ᱚᱱᱟ ᱨᱮᱱᱟᱜ ᱫᱟᱭᱤᱛᱛᱚ ᱜᱮ ᱟᱵᱚ ᱵᱚᱱ ᱟᱛᱟᱝ ᱠᱟᱫᱟ ᱡᱮ ᱱᱚᱣᱟ ᱥᱚᱢᱟᱡᱽ ᱡᱩᱜᱽ ᱡᱩᱜᱽ ᱠᱷᱚᱱ ᱱᱤᱭᱟᱹ ᱥᱚᱢᱟᱡᱽ ᱡᱩᱜᱽ ᱡᱩᱜᱽ ᱠᱷᱚᱱ ᱱᱤᱭᱟᱹ ᱥᱚᱢᱟᱡᱽ ᱵᱚᱫᱚᱞ ᱨᱮᱱᱟᱜ ᱥᱮ ᱥᱩᱫᱷᱟᱹᱨ ᱨᱮᱱᱟᱜ ᱩᱭᱦᱟᱹᱨ ᱫᱚ ᱚᱠᱚᱭ ᱴᱷᱮᱱ ᱜᱮ ᱵᱟᱝ ᱛᱟᱦᱮᱸ ᱠᱟᱱᱟ ᱚᱠᱚᱭ ᱜᱮ ᱵᱟᱠᱚ ᱠᱚᱨᱟᱣ ᱩᱱᱟᱹᱜ ᱜᱟᱱ ᱥᱚᱝᱜᱚᱴᱷᱚᱱ ᱢᱮᱱᱟᱜ ᱠᱚᱣᱟ ᱢᱤᱫ ᱛᱮᱜᱮ ᱱᱚᱝᱠᱟᱱᱟᱜ ᱠᱟᱛᱷᱟ ᱱᱚᱝᱠᱟᱱᱟᱜ ᱟᱭᱰᱤᱭᱳᱞᱚᱡᱤ ᱩᱱᱠᱩ ᱴᱷᱮᱱ ᱵᱟᱹᱱᱩᱜᱼᱟ ᱮᱠᱢᱟᱛᱨ ᱯᱟᱹᱨᱥᱤ ᱡᱤᱛᱠᱟᱹᱨ ᱡᱩᱣᱟᱹᱱ ᱵᱚᱸᱜᱟ ᱥᱟᱞᱠᱷᱟᱱ ᱢᱩᱨᱢᱩ ᱱᱩᱭ ᱛᱟᱞᱟᱨᱮ ᱵᱩᱡᱷᱟᱹᱣ ᱟᱨ ᱱᱩᱭ ᱛᱟᱞᱟᱨᱮ ᱟᱨ ᱟᱵᱚ ᱡᱟᱦᱟᱸ ᱛᱤᱱᱟᱹᱜ ᱥᱟᱸᱜᱮ ᱞᱤᱰᱟᱨ ᱠᱚ ᱢᱮᱱᱟᱜ ᱵᱚᱱᱟ ᱟᱵᱚ ᱠᱚ ᱛᱟᱞᱟᱨᱮ ᱱᱚᱣᱟ ᱠᱟᱛᱷᱟ ᱥᱮᱴᱮᱨ ᱮᱱᱟ ᱡᱮ ᱟᱵᱚ ᱥᱟᱞᱟᱜ ᱛᱮ ᱡᱩᱜᱽ ᱥᱟᱞᱟᱜ ᱛᱮ ᱡᱮ ᱥᱚᱢᱟᱡᱽ ᱟᱵᱚ ᱵᱚᱱ ᱟᱹᱨᱩ ᱯᱷᱮᱨᱟᱣ ᱵᱚᱫᱚᱞ ᱵᱟᱵᱚ ᱠᱤᱪᱷᱩ ᱟᱹᱨᱩ ᱯᱷᱮᱨᱟᱣ ᱞᱟᱹᱠᱛᱤ ᱠᱟᱱᱟ ᱥᱩᱫᱷᱟᱹᱨ ᱞᱟᱹᱠᱛᱤ ᱠᱟᱱᱟ ᱚᱱᱟ ᱪᱮᱫ ᱮ ᱞᱟᱹᱭ ᱟᱵᱚᱱᱟ ᱪᱮᱫ ᱮ ᱪᱮᱫ ᱟᱵᱚᱱᱟ ᱟᱹᱰᱤ ᱡᱟᱭᱜᱟ ᱨᱮ ᱱᱟᱣᱟ ᱱᱟᱣᱟ ᱟᱵᱚ ᱵᱚᱱ ᱪᱮᱫ ᱠᱮᱫᱟ ᱦᱟᱦᱟᱲᱟ ᱜᱮᱵᱚᱱ ᱟᱹᱭᱠᱟᱹᱣ ᱠᱮᱫᱟ ᱫᱟᱲᱮᱭᱟᱜ ᱵᱚᱱ ᱥᱮ ᱵᱟᱝ ᱯᱨᱚᱛᱷᱚᱢ ᱯᱨᱚᱛᱷᱚᱢ ᱪᱮᱫ ᱥᱚᱢᱟᱡᱽ ᱛᱟᱞᱮ ᱨᱮ ᱟᱵᱚ ᱨᱩᱢᱩᱜ ᱵᱚᱱ ᱵᱚᱱᱫᱚᱭᱟ ᱦᱤᱥᱟᱹ ᱥᱩᱭᱟ ᱵᱚᱱ ᱵᱚᱱᱫᱚᱭᱟ ᱰᱟᱸᱰᱚᱢ ᱵᱚᱱ ᱵᱚᱱᱫᱚᱭᱟ ᱦᱟᱺᱰᱤ ᱦᱟᱺᱰᱤ ᱵᱚᱫᱚᱞ ᱛᱮ ᱟᱵᱚᱣᱟᱜ ᱵᱮᱨᱮᱞ ᱫᱟᱜ ᱛᱮ ᱵᱚᱸᱜᱟ ᱵᱩᱨᱩ ᱵᱚᱱ ᱮᱦᱚᱵᱟ ᱵᱤᱭᱟᱹ ᱵᱟᱯᱞᱟ ᱪᱷᱟᱹᱴᱭᱟᱹᱨ ᱵᱷᱟᱸᱰᱟᱱ ᱯᱚᱨᱚᱵᱽ ᱯᱩᱱᱟᱹᱭ ᱥᱟᱱᱟᱢᱟᱜ ᱨᱮ ᱟᱵᱚ ᱵᱮᱨᱮᱞ ᱫᱟᱜ ᱛᱮᱵᱚᱱ ᱵᱚᱸᱜᱟ ᱵᱩᱨᱩᱜᱼᱟ ᱛᱚ ᱱᱤᱭᱟᱹ ᱢᱤᱫᱴᱮᱱ ᱦᱟᱦᱟᱲᱟ ᱞᱮᱠᱟ ᱵᱟᱝ ᱦᱮᱡ ᱮᱱᱟ ᱦᱮᱡ ᱮᱱᱟ ᱥᱮ ᱵᱟᱝ ᱪᱮᱫ ᱯᱮ ᱞᱟᱹᱭᱫᱟ ᱦᱮᱡ ᱮᱱᱟ ᱥᱮ ᱵᱟᱝ ᱦᱮᱡ ᱮᱱᱟ ᱢᱮᱱᱠᱷᱟᱱ ᱚᱱᱟ ᱟᱵᱚ ᱵᱚᱱ ᱟᱯᱱᱟᱨ ᱠᱮᱫᱟ ᱡᱟᱦᱟᱸ ᱞᱮᱠᱟ ᱛᱮᱜᱮ ᱦᱚᱠ ᱵᱚᱱ ᱟᱯᱱᱟᱨ ᱠᱮᱫᱟ ᱟᱯᱱᱟᱨ ᱠᱮᱫ ᱠᱷᱟᱡ ᱟᱵᱚ ᱵᱚᱱ ᱧᱮᱞ ᱧᱟᱢ ᱦᱚᱪᱚ ᱠᱮᱫᱟ ᱵᱟᱝ ᱱᱤᱭᱟᱹ ᱛᱮ ᱟᱹᱰᱤ ᱵᱮᱥ ᱜᱟᱱᱚᱜ ᱠᱟᱱᱟ ᱟᱨ ᱯᱩᱨᱟᱹ ᱫᱷᱟᱹᱨᱛᱤ ᱯᱩᱨᱟᱹ ᱵᱷᱟᱨᱚᱛ ᱫᱤᱥᱚᱢ ᱨᱮ ᱱᱚᱣᱟ ᱨᱮᱱᱟᱜ ᱟᱣᱟᱡᱽ ᱟᱨ ᱪᱚᱨᱪᱟ ᱨᱟᱠᱟᱵ ᱮᱱᱟ ᱠᱚᱱᱴᱨᱳᱵᱷᱟᱨᱥᱤ ᱨᱟᱠᱟᱵ ᱮᱱᱟ ᱟᱹᱰᱤ ᱢᱟᱨᱟᱝ ᱠᱚᱱᱴᱨᱳᱵᱷᱟᱨᱥᱤ ᱨᱟᱠᱟᱵ ᱮᱱᱟ ᱨᱟᱠᱟᱵ ᱨᱟᱠᱟᱵ ᱛᱮ ᱨᱟᱠᱟᱵ ᱨᱟᱠᱟᱵ ᱛᱮᱠᱚ ᱞᱟᱸᱜᱟᱭᱮᱱᱟ ᱠᱳᱨᱴ ᱫᱷᱟᱹᱵᱤᱡ ᱪᱟᱞᱟᱣᱱᱟ ᱚᱠᱟᱨᱮ ᱩᱲᱤᱥᱥᱟ ᱨᱮᱱᱟᱜ ᱫᱩᱨᱠᱟᱹᱴᱤᱭᱟ ᱟᱛᱳ ᱩᱲᱤᱥᱥᱟ ᱠᱚᱴᱚᱠ ᱦᱟᱭᱠᱳᱨᱴ ᱨᱮ ᱪᱟᱞᱟᱣ ᱥᱟᱭᱮᱫ ᱥᱩᱫᱷᱟᱹ ᱠᱚ ᱵᱟᱲ ᱠᱮᱫᱮᱭᱟ ᱡᱟᱢᱥᱮᱫᱽᱯᱩᱨ ᱡᱟᱢᱥᱮᱫᱽᱯᱩᱨ ᱠᱳᱨᱴ ᱨᱮ ᱠᱮᱥ ᱠᱮᱫᱟ ᱟᱨ ᱚᱱᱟ 23 ᱫᱤᱥᱚᱢᱵᱚᱨ 2024 ᱨᱮᱱᱟᱜ ᱚᱱᱟ ᱨᱟᱭ ᱟᱨ ᱯᱷᱟᱭᱥᱞᱟ ᱦᱮᱡ ᱟᱨ ᱚᱱᱟ ᱨᱟᱭ ᱟᱨ ᱯᱷᱟᱭᱥᱞᱟ ᱛᱮᱫᱚ ᱪᱮᱫ ᱯᱨᱚᱢᱟᱱ ᱮᱱᱟ ᱡᱮ ᱥᱟᱞᱠᱷᱟᱱ ᱢᱩᱨᱢᱩ ᱞᱟᱹᱜᱤᱫ 10 ᱞᱟᱠᱷ ᱴᱟᱠᱟ ᱡᱟᱦᱟᱸᱭ ᱩᱱᱠᱩ ᱠᱚ ᱡᱩᱨᱤᱢᱟᱱᱟ ᱠᱮᱫ ᱠᱚᱣᱟ ᱚᱱᱟ ᱫᱚ ᱥᱟᱞᱠᱷᱟᱱ ᱢᱩᱨᱢᱩ ᱞᱟᱹᱜᱤᱫ ᱜᱮ ᱥᱟᱞᱠᱷᱟᱱ ᱢᱩᱨᱢᱩ ᱞᱟᱹᱜᱤᱫ ᱜᱮ ᱵᱟᱝ ᱚᱱᱟ ᱫᱚ ᱯᱨᱚᱢᱟᱱ ᱮᱱᱟ ᱱᱚᱣᱟ ᱚᱱᱟ ᱫᱚ ᱯᱨᱚᱢᱟᱱ ᱮᱱᱟ ᱱᱤᱭᱟᱹ ᱡᱮ ᱚᱱᱟ ᱛᱮᱫᱚ ᱥᱚᱢᱟᱡᱽ ᱮ ᱡᱤᱛᱠᱟᱹᱨ ᱮᱱᱟ ᱥᱚᱢᱟᱡᱽ ᱮ ᱡᱤᱛᱠᱟᱹᱨ ᱮᱱᱟ ᱚᱱᱟᱜᱮ ᱚᱱᱟ ᱨᱮᱱᱟᱜ ᱯᱨᱚᱢᱟᱱ ᱟᱵᱚ ᱧᱮᱞ ᱧᱟᱢ ᱠᱮᱫᱟ ᱟᱨ ᱯᱩᱨᱟᱹ ᱫᱷᱟᱹᱨᱛᱤ ᱡᱟᱠᱟᱛ ᱥᱮ ᱵᱷᱟᱨᱚᱛ ᱫᱤᱥᱚᱢ ᱨᱮᱱ ᱦᱚᱲ ᱱᱚᱣᱟ ᱜᱮ ᱯᱨᱚᱢᱟᱱ ᱠᱟᱛᱮ ᱱᱤᱛᱚᱜ ᱠᱚ ᱵᱤᱪᱟᱹᱨ ᱠᱟᱛᱮ ᱠᱚ ᱧᱟᱢ ᱠᱮᱫᱟ ᱥᱮᱸᱜᱮᱞ ᱟᱨ ᱥᱟᱞᱠᱷᱟᱱ ᱢᱩᱨᱢᱩ ᱢᱟᱫᱷᱚᱢ ᱛᱮᱜᱮ ᱥᱮᱸᱜᱮᱞ ᱟᱨ ᱥᱟᱞᱠᱷᱟᱱ ᱢᱩᱨᱢᱩ ᱦᱚᱛᱮ ᱛᱮᱜᱮ ᱱᱤᱭᱟᱹ ᱥᱚᱢᱟᱡᱽ ᱥᱩᱫᱷᱟᱹᱨ ᱠᱟᱛᱮ ᱱᱤᱭᱟᱹ ᱥᱚᱢᱟᱡᱽ ᱵᱟᱧᱪᱟᱣ ᱫᱟᱲᱮᱭᱟᱜᱼᱟ ᱦᱮᱸ ᱥᱮ ᱵᱟᱝ ᱵᱟᱧᱪᱟᱣ ᱫᱟᱲᱮᱭᱟᱜᱼᱟ ᱢᱮᱱᱠᱷᱟᱱ ᱟᱵᱚ ᱚᱱᱠᱟᱱ ᱠᱮᱯᱴᱮᱱ ᱠᱟᱱᱟ ᱵᱚᱱ ᱚᱱᱠᱟᱱ ᱞᱤᱰᱟᱨ ᱠᱟᱱᱟ ᱵᱚᱱ ᱡᱟᱦᱟᱸᱭ ᱫᱚ ᱪᱮᱫ ᱠᱚ ᱢᱮᱛᱟᱜ ᱠᱟᱱᱟ ᱡᱮ ᱫᱤᱥᱚᱢ ᱫᱚ ᱡᱮ ᱵᱷᱟᱨᱚᱛ ᱫᱤᱥᱚᱢ ᱫᱚ ᱪᱮᱫᱟᱜ ᱵᱷᱟᱨᱚᱛ ᱫᱤᱥᱚᱢ ᱵᱟᱨᱦᱮ ᱦᱚᱸ ᱵᱚᱫᱚᱞ ᱨᱮᱱᱟᱜ ᱫᱟᱭᱤᱛᱛᱚ ᱥᱮ ᱱᱤᱭᱟᱹ ᱥᱩᱫᱷᱟᱹᱨ ᱨᱮᱱᱟᱜ ᱫᱟᱭᱤᱛᱛᱚ ᱟᱵᱚ ᱴᱷᱮᱱ ᱢᱮᱱᱟᱜᱼᱟ ᱟᱨ ᱚᱱᱟᱨᱮ ᱫᱩᱛ ᱞᱮᱠᱟᱛᱮ ᱟᱵᱚ ᱠᱚ ᱠᱟᱱᱟ ᱢᱮᱱᱠᱷᱟᱱ ᱚᱱᱟ ᱨᱮᱱᱟᱜ ᱡᱟᱦᱟᱸ ᱫᱩᱞᱟᱹᱲ ᱡᱟᱦᱟᱸ ᱥᱚᱢᱚᱭ ᱡᱟᱦᱟᱸ ᱜᱮᱭᱟᱱ ᱦᱩᱭᱩᱜ ᱡᱟᱹᱨᱩᱲ ᱮᱱᱠᱷᱟᱱ ᱚᱱᱟ ᱟᱵᱚ ᱵᱟᱵᱚᱱ ᱠᱚᱨᱟᱣ ᱫᱟᱲᱮᱭᱟᱜᱼᱟ ᱮᱱᱠᱷᱟᱱ ᱡᱚᱛᱚ ᱜᱮ ᱢᱮᱱᱟᱜ ᱛᱟᱵᱚᱱᱟ ᱮᱱᱠᱷᱟᱱ ᱚᱱᱟ ᱵᱟᱵᱚᱱ ᱫᱮᱠᱷᱟᱣ ᱫᱟᱲᱮᱭᱟᱜ ᱠᱟᱱᱟ ᱵᱟᱵᱚᱱ ᱩᱰᱩᱠ ᱫᱟᱲᱮᱭᱟᱜ ᱠᱟᱱᱟ ᱢᱚᱱᱮ ᱥᱮᱫ ᱠᱷᱚᱱ ᱚᱱᱟ ᱨᱮᱱᱟᱜ ᱢᱟᱱᱮ ᱫᱚ ᱦᱩᱭᱩᱜ ᱠᱟᱱᱟ ᱱᱚᱣᱟ ᱜᱮ ᱱᱚᱣᱟ ᱥᱚᱢᱟᱡᱽ ᱱᱤᱭᱟᱹ ᱥᱚᱝᱜᱚᱴᱷᱚᱱ ᱟᱵᱚ ᱠᱚ ᱛᱟᱞᱟ ᱨᱮᱫᱚ ᱵᱚᱱ ᱢᱚᱱᱮ ᱟᱠᱟᱫᱟ ᱟᱹᱰᱤ ᱜᱟᱱ ᱟᱵᱚᱨᱮᱱ ᱱᱮᱛᱟ ᱠᱚ ᱦᱚᱭᱛᱳ ᱟᱯᱮ ᱯᱮ ᱢᱚᱱᱮ ᱟᱠᱟᱫ ᱛᱟᱵᱚᱱᱟ ᱚᱱᱟ ᱫᱚ ᱦᱟᱱᱟ ᱞᱮᱠᱟ ᱜᱮ ᱯᱟᱥᱮᱡ ᱵᱟᱝᱜᱮ ᱥᱮᱸᱜᱮᱞ ᱟᱨ ᱥᱟᱞᱠᱟᱱ ᱢᱩᱨᱢᱩ ᱟᱨ ᱮᱴᱟᱜ ᱮᱴᱟᱜ ᱥᱚᱝᱜᱚᱴᱷᱚᱱ ᱟᱠᱟᱥ ᱯᱟᱛᱟᱞ ᱯᱟᱨᱛᱷᱚᱠᱠᱚ ᱟᱠᱟᱥ ᱯᱟᱛᱟᱞ ᱯᱟᱨᱛᱷᱚᱠᱠᱚ ᱢᱮᱱᱟᱜᱼᱟ ᱦᱟᱱᱟ ᱥᱟᱞᱟᱜ ᱫᱚ ᱱᱚᱣᱟ ᱫᱚ ᱟᱞᱚᱢ ᱡᱩᱨᱤᱭᱟ ᱮᱴᱟᱜ ᱥᱚᱝᱜᱚᱴᱷᱚᱱ ᱥᱟᱞᱟᱜ ᱥᱮᱸᱜᱮᱞ ᱥᱚᱝᱜᱚᱴᱷᱚᱱ ᱫᱚ ᱟᱞᱚᱵᱚᱱ ᱡᱩᱨᱤ ᱢᱟ ᱮᱴᱟᱜ ᱱᱮᱛᱟ ᱠᱚ ᱥᱟᱞᱟᱜ ᱥᱟᱞᱠᱷᱟᱱ ᱢᱩᱨᱢᱩ ᱫᱚ ᱟᱞᱚᱵᱚᱱ ᱡᱩᱨᱤ ᱢᱟ ᱟᱠᱟᱥ ᱯᱟᱛᱟᱞ ᱯᱟᱨᱛᱷᱚ ᱨᱮᱠᱚ ᱢᱮᱱᱟᱭᱟ ᱩᱱᱤᱥᱥᱚ ᱟᱥᱤ ᱥᱟᱞ ᱠᱷᱚᱱ ᱱᱤᱛᱚᱜ ᱫᱩ ᱦᱟᱡᱟᱨ ᱯᱚᱸᱪᱤᱥ ᱫᱷᱟᱹᱵᱤᱡ ᱯᱩᱨᱟᱹ ᱥᱚᱢᱟᱡᱽ ᱞᱟᱹᱜᱤᱫ ᱠᱤᱱ ᱡᱤᱵᱚᱱ ᱵᱮᱛᱟᱜ ᱠᱟᱱ ᱛᱟᱭᱟ ᱟᱨ ᱛᱮᱦᱮᱧ ᱩᱱᱤ ᱨᱩᱣᱟᱹ ᱦᱟᱹᱥᱩ ᱨᱮ ᱯᱚᱨᱤᱥᱛᱷᱤᱛᱤ ᱨᱮ ᱢᱮᱱᱟᱭᱟ ᱟᱨ ᱨᱩᱣᱟᱹ ᱨᱮᱱᱟᱜ ᱠᱟᱨᱚᱱ ᱪᱮᱫ ᱠᱟᱱ ᱛᱟᱭᱟ ᱟᱨ ᱨᱩᱣᱟᱹ ᱨᱮᱱᱟᱜ ᱠᱟᱨᱚᱱ ᱜᱮ ᱦᱩᱭᱩᱜ ᱠᱟᱱᱟ ᱥᱚᱢᱟᱡᱽ ᱟᱵᱚ ᱵᱟᱵᱚᱱ ᱠᱟᱹᱢᱤᱭᱮᱫ ᱠᱟᱱᱟ ᱩᱱᱤ ᱩᱭᱦᱟᱹᱨ ᱠᱟᱱᱟ ᱡᱟᱦᱟᱸ ᱡᱮ ᱱᱤᱭᱟᱹ ᱥᱚᱢᱟᱡᱽ ᱥᱩᱫᱷᱟᱹᱨ ᱨᱮᱱᱟᱜ ᱠᱟᱹᱢᱤ ᱦᱚᱨᱟ ᱡᱟᱦᱟᱸ ᱥᱟᱵ ᱟᱠᱟᱱᱟ ᱟᱨ ᱥᱟᱨᱱᱟ ᱫᱷᱚᱨᱚᱢ ᱠᱳᱰ ᱧᱟᱢᱚᱜ ᱞᱟᱹᱜᱤᱫ ᱡᱟᱦᱟᱸ ᱠᱟᱹᱢᱤ ᱥᱟᱵ ᱟᱠᱟᱱᱟ ᱡᱮ ᱡᱟᱦᱟᱸ ᱛᱤᱱᱟᱹᱜ ᱟᱵᱚᱨᱮᱱ ᱫᱩᱛ ᱠᱚ ᱢᱮᱱᱟᱜ ᱠᱚᱣᱟ ᱵᱮᱱᱟᱣ ᱟᱠᱟᱫ ᱠᱚᱣᱟᱹᱧ ᱱᱩᱠᱩ ᱛᱤᱱᱟᱹᱜ ᱠᱚ ᱠᱟᱹᱢᱤ ᱫᱟᱲᱮᱭᱟᱜ ᱠᱟᱱᱟ ᱥᱮ ᱵᱟᱝ ᱠᱟᱨᱚᱱ ᱱᱮᱛᱟ ᱫᱚ ᱥᱟᱸᱜᱮ ᱜᱮ ᱢᱮᱱᱟᱜ ᱵᱚᱱᱟ ᱞᱤᱰᱟᱨ ᱥᱟᱸᱜᱮ ᱵᱚᱱ ᱵᱮᱱᱟᱣ ᱟᱠᱟᱱᱟ ᱢᱮᱱᱠᱷᱟᱱ ᱠᱟᱹᱢᱤ ᱫᱚ ᱥᱟᱸᱜᱮ ᱵᱟᱝ ᱧᱮᱞᱚᱜ ᱠᱟᱱᱟ ᱚᱱᱟ ᱞᱟᱹᱜᱤᱫ ᱛᱮ ᱟᱵᱚ ᱥᱳᱥᱟᱞ ᱢᱤᱰᱤᱭᱟ ᱨᱮ ᱦᱳᱣᱟᱴᱥᱟᱯ ᱨᱮ ᱡᱟᱦᱟᱸ ᱨᱮᱜᱮ ᱵᱚᱱ ᱠᱟᱹᱢᱤ ᱚᱱᱟ ᱟᱲᱟᱜ ᱡᱟᱹᱨᱩᱲ ᱠᱟᱱᱟ ᱧᱮᱞ ᱧᱟᱢᱚᱜ ᱡᱟᱹᱨᱩᱲ ᱠᱟᱱᱟ ᱩᱱᱤ ᱫᱤᱱᱟᱹᱢ ᱠᱚᱱᱴᱤᱱᱤᱭᱩ ᱩᱱᱤ ᱟᱵᱚᱣᱟᱜ ᱟᱯᱰᱮᱴ ᱨᱮ ᱢᱮᱱᱟᱭᱟ ᱪᱮᱫ ᱟᱵᱚ ᱪᱮᱫ ᱵᱚᱱ ᱪᱮᱠᱟ ᱠᱟᱱᱟ ᱫᱤᱱᱟᱹᱢ ᱟᱯᱰᱮᱴ ᱨᱮ ᱢᱮᱱᱟᱭᱟ ᱚᱠᱚᱭ ᱡᱮᱞᱟ ᱠᱚᱢᱤᱴᱤ ᱪᱮᱫ ᱮ ᱪᱮᱠᱟ ᱠᱟᱱᱟ ᱚᱠᱚᱭ ᱡᱮᱞᱟ ᱯᱨᱮᱥᱤᱰᱮᱱᱴ ᱮ ᱠᱟᱹᱢᱤᱭᱮᱫᱟ ᱥᱮ ᱵᱟᱝ ᱚᱠᱚᱭ ᱵᱞᱚᱠ ᱠᱚᱢᱤᱴᱤ ᱪᱮᱫ ᱮ ᱪᱮᱠᱟ ᱟᱞᱚᱯᱮ ᱦᱩᱫᱤᱥᱟ ᱱᱚᱰᱮ ᱢᱤᱱᱟᱹᱧᱟ ᱪᱮᱫ ᱦᱚᱸ ᱵᱟᱭ ᱧᱮᱧᱮᱞ ᱠᱟᱱᱟ ᱡᱤᱱᱫᱮᱜᱤ ᱚᱱᱟ ᱟᱞᱚᱵᱚᱱ ᱦᱩᱫᱤᱥ ᱢᱟ ᱯᱩᱨᱟᱹ ᱯᱩᱨᱟᱹ ᱡᱚᱛᱚ ᱱᱮᱛᱟᱣᱟᱜ ᱟᱯᱰᱮᱴ ᱨᱮ ᱢᱮᱱᱟᱭᱟ ᱟᱵᱚ ᱪᱮᱫ ᱵᱚᱱ ᱠᱟᱹᱢᱤ ᱠᱟᱱᱟ ᱛᱚ ᱱᱩᱱ ᱢᱟᱨᱟᱝ ᱫᱟᱭᱤᱛᱛᱚ ᱟᱵᱚ ᱠᱚ ᱛᱟᱞᱟᱨᱮ ᱢᱮᱱᱟᱜᱼᱟ ᱯᱩᱨᱟᱹ ᱥᱚᱢᱟᱡᱽ ᱵᱚᱫᱚᱞ ᱨᱮᱱᱟᱜ ᱯᱩᱨᱟᱹ ᱵᱷᱟᱨᱚᱛ ᱫᱤᱥᱚᱢ ᱨᱮᱱᱟᱜ ᱵᱷᱟᱨᱚᱛ ᱫᱤᱥᱚᱢ ᱵᱟᱨᱦᱮ ᱨᱮᱱᱟᱜ ᱡᱟᱦᱟᱸ ᱛᱤᱱᱟᱹᱜ ᱟᱹᱫᱤᱵᱟᱹᱥᱤ ᱥᱟᱱᱛᱟᱲ ᱟᱹᱫᱤᱵᱟᱹᱥᱤ ᱢᱮᱱᱟᱜ ᱠᱚᱣᱟ ᱡᱚᱛᱚ ᱦᱚᱲᱟᱜ ᱫᱟᱭᱤᱛᱛᱚ ᱟᱹᱫᱤᱵᱟᱹᱥᱤ ᱥᱮᱸᱜᱮᱞ ᱚᱵᱷᱤᱡᱟᱱ ᱟᱨ ᱥᱮᱸᱜᱮᱞ ᱫᱩᱛ ᱠᱚ ᱠᱟᱹᱢᱤᱭᱟᱹ ᱠᱚ ᱥᱮᱸᱜᱮᱞ ᱠᱮᱯᱴᱮᱱ ᱠᱚ ᱫᱟᱭᱤᱛᱛᱚ ᱠᱟᱱᱟ ᱚᱱᱟ ᱞᱟᱹᱜᱤᱫ ᱢᱟᱲᱟᱝ ᱨᱮᱜᱮ ᱞᱟᱹᱭ ᱠᱮᱫᱟ ᱱᱚᱣᱟ ᱫᱚ ᱟᱵᱚ ᱢᱟᱨᱟᱝ ᱡᱩᱢᱤ ᱢᱟᱨᱟᱝ ᱟᱱᱫᱳᱞᱚᱱ ᱢᱟᱨᱟᱝ ᱩᱭᱦᱟᱹᱨ ᱠᱟᱛᱮ ᱟᱵᱚ ᱫᱚᱵᱚᱱ ᱛᱟᱲᱟᱢ ᱠᱟᱹᱴᱤᱡ ᱢᱟᱹᱴᱤᱡ ᱩᱭᱦᱟᱹᱨ ᱠᱟᱛᱮ ᱫᱚ ᱵᱟᱝ ᱚᱱᱟ ᱞᱟᱹᱜᱤᱫ ᱛᱮ ᱡᱤᱥᱩᱣᱟᱜ ᱠᱟᱛᱷᱟ ᱞᱟᱹᱭ ᱜᱚᱫᱚᱜᱼᱟ ᱡᱮ ᱯᱟᱹᱨᱥᱤ ᱡᱤᱛᱠᱟᱹᱨ ᱥᱟᱞᱠᱟᱨ ᱢᱩᱨᱢᱩ ᱢᱤᱫ ᱫᱚᱢᱮ ᱢᱮᱛᱟᱣ ᱞᱮ ᱠᱟᱱᱟ ᱡᱮ ᱡᱤᱥᱩ ᱨᱮᱱ ᱫᱚ ᱵᱟᱨᱚᱴᱤ ᱜᱮ ᱪᱮᱞᱟ ᱠᱚ ᱛᱟᱦᱮᱸ ᱠᱟᱱ ᱛᱟᱭᱟ ᱡᱤᱥᱩ ᱨᱮᱱ ᱫᱚ ᱵᱟᱨᱚᱴᱤ ᱜᱮ ᱪᱮᱞᱟ ᱠᱚ ᱛᱟᱦᱮᱸ ᱠᱟᱱ ᱛᱟᱭᱟ ᱟᱨ ᱩᱱᱠᱩ ᱪᱮᱞᱟ ᱤᱛᱟᱹᱭ ᱮᱢᱟ ᱠᱚᱣᱟ ᱤᱛᱟᱹ ᱤᱛᱟᱹ ᱢᱟᱱᱮ ᱟᱠᱚᱣᱟᱜ ᱵᱟᱹᱱᱤ ᱚᱱᱟᱭ ᱮᱢᱟ ᱠᱚᱣᱟ ᱵᱟᱨᱚᱴᱤ ᱟᱨᱮ ᱢᱮᱛᱟ ᱠᱚᱣᱟ ᱱᱚᱜᱼᱚᱭ ᱤᱛᱟᱹᱧ ᱮᱢᱟᱜ ᱯᱮᱭᱟ ᱱᱚᱣᱟ ᱤᱛᱟᱹ ᱫᱷᱟᱹᱨᱛᱤ ᱡᱟᱠᱟᱛ ᱨᱮ ᱮᱨ ᱯᱮ ᱫᱷᱟᱹᱨᱛᱤ ᱡᱟᱠᱟᱛ ᱨᱮ ᱮᱨ ᱯᱮ ᱚᱠᱟ ᱦᱟᱥᱟ ᱨᱮ ᱧᱩᱨᱩᱜᱼᱟ ᱚᱱᱟ ᱫᱚ ᱚᱢᱚᱱᱚᱜᱼᱟ ᱢᱟᱱᱮ ᱡᱟᱱᱟᱢᱚᱜᱼᱟ ᱟᱨ ᱚᱠᱟ ᱫᱷᱤᱨᱤ ᱨᱮ ᱧᱩᱨᱩᱜᱼᱟ ᱚᱱᱟ ᱫᱚ ᱢᱚᱱᱮ ᱠᱟᱢ ᱵᱟᱭ ᱡᱟᱱᱟᱢᱚᱜᱼᱟ ᱛᱚ ᱩᱱᱤ ᱵᱟᱨᱚᱴᱤ ᱜᱮ ᱪᱮᱞᱟ ᱠᱚ ᱛᱟᱦᱮᱸ ᱠᱟᱱ ᱛᱟᱭᱟ ᱯᱩᱨᱟᱹ ᱫᱷᱟᱹᱨᱛᱤ ᱠᱚ ᱠᱮᱯᱪᱟᱨ ᱠᱮᱫᱟ ᱠᱮᱯᱪᱟᱨ ᱠᱮᱫᱟ ᱠᱚ ᱥᱮ ᱵᱟᱝ ᱯᱩᱨᱟᱹ ᱫᱷᱟᱹᱨᱛᱤ ᱠᱚ ᱠᱮᱯᱪᱟᱨ ᱠᱮᱫᱟ ᱚᱱᱠᱟ ᱜᱮ ᱱᱤᱛᱚᱜ ᱵᱷᱟᱨᱚᱛ ᱫᱤᱥᱚᱢ ᱨᱮ ᱱᱩᱠᱩ ᱟᱨ ᱮᱥ ᱮᱥ ᱱᱩᱠᱩ ᱛᱤᱥ ᱨᱮᱱᱟᱜ ᱠᱩᱠᱢᱩ ᱛᱟᱦᱮᱸ ᱠᱟᱱ ᱛᱟᱠᱚᱣᱟ ᱡᱮ ᱱᱤᱭᱟᱹ ᱫᱤᱥᱚᱢ ᱦᱟᱸᱜ ᱵᱟᱹᱭ ᱵᱟᱹᱭᱛᱮ ᱵᱟᱹᱭ ᱵᱟᱹᱭᱛᱮ ᱟᱵᱚᱣᱟᱜ ᱜᱩᱞᱟᱢ ᱟᱨ ᱟᱵᱚ ᱵᱚᱱ ᱨᱟᱡᱟ ᱟᱨ ᱛᱤᱦᱤᱧ ᱵᱟᱰᱟᱭ ᱠᱟᱜ ᱯᱮ ᱵᱟᱵᱨᱮ ᱢᱚᱥᱡᱤᱫ ᱠᱚ ᱨᱟᱢ ᱢᱚᱱᱫᱤᱨ ᱵᱟᱠᱚ ᱵᱟᱥ ᱮᱫᱟ ᱨᱟᱢᱮ ᱡᱟᱱᱟᱢ ᱞᱮᱱᱟ ᱥᱮ ᱵᱟᱭ ᱡᱟᱱᱟᱢ ᱞᱮᱱᱟ ᱵᱟᱵᱚ ᱞᱟᱹᱭ ᱫᱟ ᱢᱮᱱᱠᱷᱟᱱ ᱨᱟᱢ ᱠᱚ ᱡᱟᱱᱟᱢ ᱦᱚᱪᱚ ᱠᱮᱫᱟ ᱡᱟᱱᱟᱢ ᱦᱚᱪᱚ ᱠᱮᱫᱟ ᱠᱚ ᱥᱮ ᱵᱟᱝ ᱛᱟᱦᱞᱮ ᱱᱚᱣᱟ ᱠᱚ ᱠᱩᱠᱢᱩ ᱢᱤᱫ ᱫᱤᱱ ᱨᱮᱫᱚ ᱵᱟᱭ ᱦᱩᱭᱩᱜᱼᱟ ᱠᱩᱠᱢᱩ ᱛᱟᱦᱮᱸ ᱠᱟᱱ ᱛᱟᱠᱚᱣᱟ ᱛᱚ ᱚᱱᱠᱟ ᱜᱮ ᱟᱹᱫᱤᱵᱟᱹᱥᱤ ᱥᱮᱸᱜᱮᱞ ᱚᱵᱷᱤᱡᱟᱱ ᱟᱨ ᱥᱟᱞᱠᱷᱟᱱ ᱢᱩᱨᱢᱩ ᱟᱵᱚ ᱱᱤᱭᱟᱹ ᱥᱚᱢᱟᱡᱽ ᱛᱟᱞᱟᱨᱮ ᱥᱟᱞᱠᱷᱟᱱ ᱢᱩᱨᱢᱩ ᱜᱚᱢᱠᱮ ᱦᱚᱸ ᱠᱩᱠᱢᱩ ᱟᱠᱟᱫᱼᱟ ᱤᱱᱟᱹ ᱥᱚᱢᱟᱡᱽ ᱵᱚᱫᱚᱞ ᱠᱟᱛᱮ ᱢᱟᱨᱟᱝ ᱡᱩᱢᱤᱫ ᱡᱩᱢᱤᱫ ᱠᱟᱛᱮ ᱟᱵᱚᱣᱟᱜ ᱡᱟᱦᱟᱸ ᱛᱤᱱᱟᱹᱜ ᱥᱟᱝᱵᱤᱫᱷᱟᱱᱤᱠ ᱚᱫᱷᱤᱠᱟᱨ ᱢᱮᱱᱟᱜᱼᱟ ᱡᱩᱲᱩ ᱟᱨ ᱟᱹᱭᱫᱟᱹᱨ ᱢᱮᱱᱟᱜᱼᱟ ᱱᱤᱛ ᱫᱷᱟᱹᱵᱤᱡ ᱛᱮ ᱵᱟᱵᱚᱱ ᱧᱟᱢ ᱟᱠᱟᱫᱟ ᱮᱱᱠᱷᱟᱱ ᱟᱵᱚ ᱦᱚᱸ ᱱᱚᱣᱟ ᱵᱚᱱ ᱧᱟᱢ ᱟᱵᱚ ᱦᱚᱸ ᱱᱚᱣᱟ ᱵᱚᱱ ᱧᱟᱢ ᱫᱟᱲᱮᱭᱟᱜᱼᱟ ᱛᱚ ᱚᱱᱟ ᱞᱟᱹᱜᱤᱫ ᱪᱮᱫ ᱪᱤᱠᱟ ᱞᱟᱹᱠᱛᱤ ᱠᱟᱱᱟ ᱚᱱᱟ ᱞᱟᱹᱜᱤᱫ ᱟᱵᱚ ᱦᱚᱸ ᱩᱱᱠᱩ ᱞᱮᱠᱟ ᱟᱵᱚ ᱦᱚᱸ ᱩᱱᱠᱩ ᱞᱮᱠᱟ ᱟᱛᱳ ᱟᱛᱳ ᱪᱟᱞᱟᱣ ᱠᱟᱛᱮ ᱱᱚᱣᱟ ᱤᱛᱟᱹ ᱮᱨ ᱡᱟᱹᱨᱩᱲ ᱤᱛᱟᱹ ᱫᱚᱭ ᱮᱢ ᱠᱟᱜ ᱵᱚᱱᱟ ᱮᱱᱠᱷᱟᱱ ᱵᱟᱵᱚᱱ ᱮᱨ ᱠᱟᱜ ᱚᱱᱟ ᱤᱛᱟᱹ ᱮᱨ ᱡᱟᱹᱨᱩᱲ ᱠᱟᱱᱟ ᱟᱨ ᱮᱨ ᱫᱚ ᱪᱮᱫ ᱞᱮᱠᱟᱢ ᱮᱨᱟ ᱮᱨ ᱨᱮᱱᱟᱜ ᱢᱟᱱᱮ ᱫᱚ ᱱᱚᱣᱟ ᱠᱟᱱᱟ

ᱱᱚᱣᱟ ᱠᱟᱱᱟ ᱡᱚᱛᱚ ᱠᱷᱚᱱ ᱟᱹᱥᱩᱞ ᱢᱟᱢᱞᱟ ᱟᱹᱰᱤ ᱜᱚᱵᱷᱤᱨ ᱟᱹᱰᱤ ᱪᱤᱱᱛᱟᱹ ᱨᱮᱱᱟᱜ ᱵᱤᱥᱚᱭ ᱠᱟᱱᱟ ᱱᱟᱥᱮᱭᱟᱜ ᱢᱚᱱᱮ ᱵᱷᱤᱛᱤᱨ ᱨᱮ ᱟᱯᱮ ᱟᱫᱮᱨ ᱞᱟᱜᱟᱭ ᱯᱮ ᱢᱮᱛᱟ ᱠᱚ ᱠᱟᱱ ᱛᱟᱵᱚᱱᱟ ᱯᱮ ᱰᱮ ᱰᱮ ᱠᱟᱹᱢᱤ ᱨᱮᱫᱚ ᱵᱟᱵᱚᱱ ᱯᱷᱮᱰ ᱠᱟᱱᱟ ᱵᱚᱱ ᱡᱩᱫᱤ ᱟᱵᱚ ᱥᱟᱨᱱᱟ ᱫᱷᱚᱨᱚᱢ ᱠᱳᱰ ᱥᱮ ᱟᱹᱫᱤᱵᱟᱹᱥᱤ ᱧᱩᱛᱩᱢ ᱛᱮ ᱡᱟᱦᱟᱸᱴᱟᱜ ᱠᱳᱰ ᱜᱮ ᱡᱩᱫᱤ ᱵᱟᱵᱚᱱ ᱧᱟᱢᱟ ᱛᱚ ᱩᱭᱦᱟᱹᱨ ᱠᱟᱜ ᱯᱮ ᱦᱤᱱᱫᱩ ᱠᱷᱨᱤᱥᱴᱤᱭᱟᱱ ᱥᱤᱠᱷ ᱡᱮᱱ ᱵᱩᱫᱷ ᱨᱮᱵᱚᱱ ᱵᱚᱫᱚᱞ ᱪᱟᱵᱟᱜᱼᱟ ᱵᱚᱫᱚᱞ ᱪᱟᱵᱟ ᱵᱚᱱ ᱛᱟᱦᱮᱱ ᱟᱵᱚᱱ ᱜᱟᱹᱭ ᱰᱟᱝᱨᱟ ᱢᱮᱨᱚᱢ ᱵᱷᱤᱰᱤ ᱥᱮᱛᱟ ᱞᱮᱠᱟ ᱜᱮᱵᱚᱱ ᱛᱟᱦᱮᱱᱟ ᱛᱟᱦᱮᱱ ᱟᱵᱚᱱ ᱜᱟᱹᱭ